ᱥᱟᱱᱟᱢ ᱠᱚ ᱡᱚᱦᱟᱨ ᱜᱮ ᱟᱹᱞᱤᱧᱟᱜ ᱥᱮᱪᱮᱫ ᱟᱠᱷᱲᱟ ᱤᱭᱩᱴᱩᱵᱽ ᱪᱮᱱᱮᱞ ᱛᱟᱞᱟᱛᱮ ᱡᱚᱛᱚ ᱦᱚᱲ ᱠᱚᱜᱮ ᱥᱟᱹᱜᱩᱱ ᱫᱟᱨᱟᱢ ᱛᱮᱦᱮᱧ ᱟᱹᱞᱤᱧᱟᱜ ᱯᱟᱹᱪᱷᱞᱟᱹ ᱥᱮᱫ ᱨᱮ ᱢᱤᱫᱴᱟᱝ ᱡᱚᱦᱟᱨ ᱟᱠᱟᱫ ᱢᱤᱫᱴᱤᱡ ᱠᱩᱲᱤ ᱦᱚᱯᱚᱱᱟᱜ ᱪᱤᱛᱟᱹᱨ ᱵᱚᱱ ᱧᱮᱞ ᱧᱟᱢᱮᱜᱼᱟ ᱛᱚᱵᱮ ᱛᱮᱦᱮᱧ ᱫᱚ ᱩᱭᱦᱟᱹᱨ ᱠᱮᱜᱼᱟ ᱞᱤᱧ ᱱᱚᱜᱼᱚ ᱱᱟ ᱡᱚᱦᱟᱨ ᱨᱮᱭᱟᱜ ᱪᱤᱛᱟᱹᱨ ᱜᱮ ᱛᱮᱦᱮᱧ ᱚᱱᱟ ᱡᱚᱦᱟᱨ ᱪᱤᱛᱟᱹᱨ ᱤᱫᱤ ᱠᱟᱛᱮᱫ ᱜᱮ ᱢᱤᱫ ᱜᱟᱞᱢᱟᱨᱟᱣ ᱵᱚᱱ ᱜᱟᱞᱢᱟᱨᱟᱜᱼᱟ ᱡᱚᱛᱚ ᱦᱚᱲ ᱟᱵᱚ ᱥᱟᱢᱟᱝ ᱨᱮ ᱱᱚᱣᱟ ᱡᱚᱦᱟᱨ ᱪᱮᱫ ᱞᱮᱠᱟ ᱛᱤᱱᱟᱹᱜ ᱜᱩᱱᱢᱟᱱᱟ ᱛᱤᱱᱟᱹᱜ ᱫᱟᱲᱮᱭᱟ ᱚᱱᱟ ᱤᱫᱤ ᱠᱟᱛᱮᱫ ᱵᱚᱱ ᱜᱟᱯᱟᱞᱢᱟᱨᱟᱜᱼᱟ ᱛᱚᱵᱮ ᱠᱟᱛᱷᱟ ᱫᱚ ᱱᱚᱝᱠᱟ ᱢᱤᱫᱴᱤᱡ ᱠᱚᱲᱟ ᱦᱚᱯᱚᱱ ᱫᱤᱱ ᱜᱮ ᱵᱟᱦᱨᱮ ᱫᱟᱬᱟᱱᱮ ᱥᱮᱱᱚᱜᱼᱟ ᱥᱮᱛᱟᱜ ᱮᱱ ᱠᱷᱟᱱ ᱵᱟᱦᱨᱮ ᱫᱟᱬᱟᱱᱮ ᱥᱮᱱᱚᱜᱼᱟ ᱚᱱᱠᱟ ᱜᱮ ᱫᱩᱭ ᱛᱤᱱ ᱠᱤᱞᱳᱢᱤᱴᱟᱨᱮ ᱥᱮᱱᱚᱜᱼᱟ ᱚᱱᱠᱟ ᱜᱮ ᱦᱚᱨ ᱠᱚᱨᱮ ᱫᱟᱯᱨᱟᱢ ᱡᱚᱦᱚᱜ ᱟᱨᱦᱚᱸ ᱢᱤᱫᱴᱤᱡ ᱠᱚᱲᱟ ᱩᱱᱤ ᱦᱚᱸ ᱟᱡᱟᱜ ᱵᱤᱯᱚᱨᱤᱛᱚ ᱫᱤᱜᱚ ᱥᱮᱫ ᱠᱷᱚᱱᱮ ᱨᱩᱣᱟᱹᱲᱟ ᱮᱱᱠᱷᱟᱱ ᱱᱩᱭ ᱠᱚᱲᱟ ᱫᱚ ᱪᱮᱫ ᱮ ᱪᱤᱠᱟᱹᱭᱟ ᱡᱟᱦᱟᱸᱭᱮ ᱧᱟᱢ ᱠᱚᱣᱟ ᱩᱱᱠᱩ ᱠᱚᱭ ᱡᱚᱦᱟᱨ ᱟᱠᱚᱣᱟ ᱡᱚᱛᱚ ᱦᱚᱲ ᱜᱮ ᱡᱚᱦᱟᱨ ᱡᱚᱦᱟᱨ ᱛᱮ ᱯᱟᱨᱚᱢᱚᱜ ᱟᱭ ᱟᱫᱚ ᱚᱱᱛᱮ ᱠᱷᱚᱱ ᱢᱤᱫᱴᱤᱡ ᱠᱚᱲᱟ ᱡᱟᱦᱟᱸᱭ ᱦᱤᱡᱩᱜᱼᱟ ᱟᱡᱟᱜ ᱯᱟᱹᱪᱷᱞᱟᱹ ᱢᱟᱱᱮ ᱟᱡᱟᱜ ᱵᱤᱯᱚᱨᱤᱛᱚ ᱫᱤᱜᱚ ᱥᱮᱫ ᱛᱮ ᱩᱱᱤ ᱫᱚ ᱱᱩᱭ ᱠᱚᱲᱟ ᱫᱚ ᱡᱚᱦᱟᱨᱮ ᱧᱮᱞ ᱠᱮᱫᱮ ᱠᱷᱟᱱ ᱜᱮ ᱨᱩᱦᱮᱫᱟᱭ ᱟᱫᱚ ᱚᱱᱠᱟ ᱜᱮ ᱫᱤᱱ ᱜᱮ ᱟᱹᱰᱤ ᱫᱤᱱ ᱦᱩᱭᱮᱱᱟ ᱦᱚᱲ ᱠᱚ ᱡᱚᱛᱚ ᱦᱚᱲ ᱠᱚ ᱥᱮᱱᱚᱜ ᱟᱠᱚ ᱦᱤᱡᱩᱜ ᱟᱠᱚ ᱩᱱᱤ ᱠᱚ ᱟᱸᱡᱚᱢᱮᱭᱟ ᱟᱪᱪᱷᱟ ᱠᱚ ᱢᱮᱛᱟᱭ ᱠᱟᱱᱟ ᱢᱤᱫ ᱫᱤᱱ ᱫᱚ ᱩᱱᱠᱩ ᱦᱚᱲ ᱠᱚ ᱢᱮᱛᱟᱭ ᱠᱟᱱᱟ ᱟᱪᱪᱷᱟ ᱩᱱᱤ ᱦᱚᱲ ᱢᱟ ᱟᱹᱰᱤ ᱠᱚᱲᱟᱭ ᱨᱩᱦᱮᱫᱮᱫ ᱢᱮᱭᱟ ᱟᱫᱚ ᱪᱮᱫ ᱠᱷᱟᱹᱛᱤᱨ ᱟᱡ ᱫᱚᱢ ᱡᱚᱦᱟᱨᱟᱭ ᱠᱟᱱᱟ ᱟᱫᱚ ᱩᱱᱤ ᱠᱚᱲᱟᱭ ᱢᱮᱱ ᱠᱮᱜᱼᱟ ᱵᱟᱝ ᱜᱮ ᱟᱡ ᱡᱩᱫᱤ ᱨᱩᱦᱤᱫ ᱵᱟᱭ ᱵᱟᱹᱜᱤᱭᱮᱜᱼᱟ ᱤᱧ ᱫᱚ ᱡᱚᱦᱟᱨ ᱫᱚ ᱪᱮᱫ ᱞᱟᱹᱜᱤᱫ ᱤᱧ ᱵᱟᱹᱜᱤᱭᱟ ᱡᱚᱦᱟᱨ ᱫᱚ ᱦᱩᱭᱩᱜ ᱠᱟᱱᱟ ᱢᱟᱨᱟᱝ ᱜᱩᱱᱟᱱ ᱵᱮᱵᱷᱟᱨ ᱠᱟᱱᱟ ᱟᱨ ᱚᱱᱟ ᱵᱮᱵᱷᱟᱨ ᱮᱢᱟᱭ ᱠᱷᱟᱱ ᱫᱚ ᱟᱹᱰᱤ ᱵᱮᱥ ᱵᱮᱵᱷᱟᱨ ᱠᱟᱱᱟ ᱚᱱᱟ ᱡᱚᱦᱟᱨ ᱫᱚ ᱛᱚᱵᱮ ᱚᱱᱟ ᱵᱮᱥ ᱵᱮᱵᱷᱟᱨ ᱤᱧ ᱫᱚ ᱪᱮᱫ ᱠᱷᱟᱹᱛᱤᱨ ᱤᱧ ᱵᱟᱹᱜᱤᱭᱟ ᱟᱡ ᱡᱩᱫᱤ ᱵᱟᱝ ᱵᱮᱥ ᱨᱩᱦᱤ ᱫᱚ ᱢᱤᱫᱴᱤᱡ ᱵᱟᱝ ᱵᱮᱥ ᱵᱮᱵᱚᱦᱟᱨ ᱠᱟᱱᱟ ᱚᱱᱟ ᱡᱩᱫᱤ ᱵᱟᱭ ᱵᱟᱹᱜᱤ ᱫᱟᱲᱮᱭᱟᱜ ᱠᱟᱱᱟ ᱤᱧ ᱡᱚᱦᱟᱨ ᱫᱚ ᱵᱟᱹᱧ ᱵᱟᱹᱜᱤᱭᱟ ᱪᱤᱠᱟᱹᱛᱮ ᱱᱚᱣᱟ ᱫᱚ ᱤᱧ ᱵᱟᱰᱟᱭᱟᱹᱧ ᱡᱚᱦᱟᱨ ᱫᱚ ᱡᱚᱛᱚ ᱦᱚᱲ ᱠᱚ ᱡᱚᱦᱟᱨ ᱟᱠᱚ ᱠᱷᱟᱱ ᱜᱩᱱᱢᱟᱱ ᱵᱮᱵᱚᱦᱟᱨ ᱠᱟᱱᱟ ᱚᱱᱟ ᱢᱮᱱᱛᱮ ᱡᱚᱦᱟᱨ ᱫᱚ ᱤᱧ ᱫᱚ ᱵᱟᱹᱧ ᱵᱟᱹᱜᱤᱭᱟ ᱟᱡ ᱡᱟᱦᱟᱸ ᱛᱤᱱᱟᱹᱜ ᱨᱩᱦᱤᱫ ᱤᱧ ᱨᱮᱦᱚᱸ ᱤᱧ ᱫᱚ ᱡᱚᱦᱟᱨ ᱫᱚ ᱵᱟᱹᱧ ᱵᱟᱹᱜᱤᱭᱟ ᱟᱫᱚ ᱱᱚᱜᱼᱚ ᱱᱚᱝᱠᱟ ᱤᱫᱤ ᱠᱟᱛᱮᱫ ᱜᱮ ᱱᱚᱢᱚᱥᱠᱟᱨ ᱨᱮᱭᱟᱜ ᱟᱹᱰᱤ ᱜᱟᱱ ᱟᱹᱰᱤ ᱜᱩᱱᱢᱟᱱ ᱵᱮᱵᱚᱦᱟᱨ ᱢᱮᱱᱟᱜᱼᱟ ᱱᱚᱣᱟ ᱱᱚᱢᱚᱥᱠᱟᱨ ᱤᱫᱤ ᱠᱟᱛᱮᱫ ᱚᱱᱟ ᱛᱮᱜᱮ ᱡᱚᱛᱚ ᱦᱚᱲ ᱜᱮ ᱠᱚᱜᱮ ᱡᱚᱦᱟᱨ ᱫᱚ ᱢᱤᱫᱴᱤᱡ ᱟᱹᱰᱤ ᱢᱟᱨᱟᱝ ᱜᱩᱱᱢᱟᱱ ᱵᱮᱣᱦᱟᱨ ᱠᱟᱱᱟ ᱟᱨ ᱡᱚᱦᱟᱨ ᱮᱫ ᱠᱷᱟᱱ ᱡᱟᱦᱟᱸ ᱛᱤᱱᱟᱹᱜ ᱢᱟᱨᱟᱝ ᱦᱚᱲ ᱨᱮᱦᱚᱸ ᱠᱟᱹᱴᱤᱡ ᱮ ᱟᱡᱟᱜ ᱢᱚᱱ ᱨᱮ ᱨᱟᱲᱮᱡ ᱧᱚᱜᱚᱜᱼᱟ ᱚᱱᱟᱛᱮ ᱡᱚᱛᱚ ᱦᱚᱲ ᱜᱮ ᱢᱟᱨᱟᱝ ᱠᱚᱫᱚ ᱵᱚᱱ ᱡᱚᱦᱟᱨ ᱟᱠᱚᱣᱟ ᱦᱩᱰᱤᱧ ᱠᱚᱫᱚ ᱵᱚᱱ ᱫᱩᱞᱟᱹᱲ ᱟᱠᱚᱣᱟ ᱚᱱᱟ ᱜᱮ ᱟᱵᱚ ᱵᱚᱱ ᱪᱮᱫᱚᱜ ᱢᱟ ᱫᱤᱱ ᱜᱮ ᱧᱮᱞ ᱵᱤᱱ ᱟᱹᱰᱤ ᱨᱟᱹᱥᱠᱟᱹ ᱨᱚᱢᱚᱡᱽ ᱵᱚᱱ ᱵᱩᱡᱷᱟᱹᱣᱟ ᱟᱵᱚ ᱱᱤᱡᱮ ᱛᱮᱜᱮ ᱚᱱᱟ ᱜᱮ ᱡᱚᱛᱚ ᱦᱚᱲ ᱡᱚᱛᱚ ᱦᱚᱲ ᱢᱟᱨᱟᱝ ᱠᱚᱫᱚ ᱵᱚᱱ ᱱᱚᱢᱚᱥᱠᱟᱨ ᱟᱠᱚᱣᱟ ᱵᱮᱥ ᱵᱮᱵᱚᱦᱟᱨ ᱵᱚᱱ ᱮᱢᱟ ᱠᱚᱣᱟ ᱚᱱᱟ ᱜᱮ ᱡᱚᱛᱚ ᱦᱚᱲ ᱟᱵᱚ ᱵᱚᱱ ᱪᱮᱫᱚᱜ ᱢᱟ ᱟᱨ ᱵᱷᱚᱵᱤᱥᱥᱚᱛ ᱟᱵᱚᱣᱟᱜ ᱪᱟᱨᱤᱛᱨᱚ ᱩᱯᱚᱨᱮ ᱪᱮᱫ ᱦᱚᱸ ᱫᱟᱜᱚᱜ ᱟᱞᱚ ᱞᱟᱜᱟᱜ ᱢᱟ ᱚᱱᱟ ᱜᱮ ᱛᱮᱦᱮᱧ ᱡᱚᱛᱚ ᱦᱚᱲ ᱠᱚ ᱥᱟᱢᱟᱝ ᱨᱤᱧ ᱞᱟᱹᱭᱮᱫᱼᱟ ᱢᱟ ᱛᱚᱵᱮ ᱟᱹᱞᱤᱧᱟᱜ ᱥᱮᱪᱮᱫ ᱟᱠᱷᱲᱟ ᱤᱭᱩᱴᱩᱵᱽ ᱪᱮᱱᱮᱞ ᱞᱟᱭᱤᱠ ᱥᱟᱵᱥᱠᱨᱟᱭᱤᱵᱽ ᱟᱨ ᱠᱚᱢᱮᱱᱴ ᱫᱚ ᱟᱞᱚ ᱵᱚᱱ ᱦᱤᱲᱤᱧ ᱢᱟ ᱢᱟ ᱛᱚᱵᱮ ᱛᱮᱦᱮᱧ ᱡᱚᱦᱟᱨ ᱜᱮ